ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱮᱠᱡᱟᱢ ᱪᱟᱵᱟ ᱥᱟᱶᱛᱮ ᱛᱮᱦᱮᱧ ᱢᱤᱫᱴᱟᱝ ᱡᱟᱭᱜᱟ ᱦᱮᱡ ᱥᱮᱴᱮᱨ ᱦᱩᱭ ᱟᱠᱟᱱᱟ ᱛᱚ ᱚᱱᱟ ᱡᱟᱭᱜᱟ ᱫᱚ ᱨᱮᱱᱟᱜ ᱧᱩᱛᱩᱢ ᱦᱩᱭᱩᱜ ᱠᱟᱱᱟ ᱡᱷᱩᱢᱠᱟ ᱰᱮᱢ ᱛᱚ ᱱᱚᱣᱟ ᱫᱚ ᱟᱞᱮ ᱠᱚᱞᱮᱡᱽ ᱥᱩᱨ ᱨᱮ ᱢᱮᱱᱟᱜ ᱟᱠᱟᱫᱼᱟ ᱟᱫᱚ ᱠᱚᱞᱮᱡᱽ ᱨᱮ ᱮᱠᱡᱟᱢ ᱪᱟᱵᱟ ᱥᱟᱶᱛᱮ ᱱᱚᱛᱮ ᱜᱟᱛᱮ ᱠᱚ ᱥᱟᱞᱟᱜ ᱫᱟᱬᱟᱱ ᱞᱮ ᱦᱮᱡ ᱟᱠᱟᱱᱟ ᱟᱫᱚ ᱥᱩᱨ ᱫᱷᱟᱨᱟ ᱨᱮ ᱢᱮᱱᱟᱜ ᱟᱥᱮ ᱟᱫᱚ ᱢᱤᱫ ᱫᱷᱟᱣ ᱤᱧ ᱦᱮᱡ ᱞᱮᱱ ᱛᱟᱦᱮᱸᱫ ᱟᱨ ᱵᱟᱹᱧ ᱦᱮᱡ ᱟᱠᱟᱱ ᱛᱟᱦᱮᱸᱫ ᱟᱯᱮ ᱠᱚᱦᱚᱧ ᱫᱮᱠᱷᱟᱣ ᱧᱚᱜ ᱟᱯᱮᱭᱟ ᱛᱟᱵᱚᱱ ᱟᱨ ᱡᱮᱦᱮᱛᱩᱧ ᱦᱮᱡ ᱟᱠᱟᱱᱟ ᱵᱟᱹᱧ ᱵᱷᱞᱚᱜᱽ ᱠᱚᱢᱟ ᱵᱟᱹᱧ ᱵᱮᱱᱟᱣ ᱵᱟᱲᱟ ᱟᱠᱟᱫ ᱛᱟᱦᱮᱸᱫ ᱛᱚ ᱴᱷᱤᱠ ᱜᱮᱭᱟ ᱟᱯᱮ ᱠᱚᱧ ᱫᱮᱠᱷᱟᱣ ᱟᱯᱮᱭᱟ ᱛᱟᱵᱚᱱ ᱛᱚ ᱵᱷᱤᱰᱤᱭᱳ ᱢᱩᱪᱟᱹᱫ ᱫᱷᱟᱹᱨᱤᱡ ᱧᱮᱞ ᱢᱮ ᱱᱚᱛᱮ ᱨᱮᱫᱚ ᱥᱤᱵᱚ ᱢᱚᱱᱫᱤᱨ ᱢᱮᱱᱟᱜ ᱟᱠᱟᱫᱼᱟ ᱞᱟᱛᱟᱨ ᱥᱮᱫ ᱥᱮᱱ ᱠᱟᱛᱮ ᱤᱧ ᱫᱮᱠᱷᱟᱣ ᱟᱵᱚᱱᱟ ᱛᱟᱵᱚᱱ ᱱᱚᱰᱮ ᱠᱤᱪᱷᱤ ᱜᱟᱱ ᱫᱚᱠᱟᱱ ᱠᱚ ᱢᱮᱱᱟᱜ ᱟᱠᱟᱫᱼᱟ ᱟᱨ ᱱᱚᱛᱮ ᱨᱮ ᱜᱟᱹᱰᱤ ᱠᱚᱠᱚ ᱯᱟᱨᱠᱤᱝ ᱟᱠᱟᱫᱼᱟ ᱱᱤᱛᱚᱜ ᱫᱚ ᱩᱱᱟᱹᱜ ᱠᱷᱟᱥ ᱫᱚ ᱱᱟᱦᱟᱜ ᱵᱟᱭ ᱧᱮᱞᱚᱜ ᱠᱟᱱᱟ ᱪᱮᱫᱟᱜ ᱥᱮ ᱟᱞᱮ ᱢᱟ ᱫᱩᱭᱴᱟ ᱜᱟᱱ ᱥᱚᱢᱚᱭ ᱞᱮ ᱦᱮᱡ ᱟᱠᱟᱱᱟ ᱟᱨ ᱥᱮᱛᱟᱜ ᱵᱮᱲᱟ ᱟᱨ ᱤᱵᱷᱤᱱᱤᱝ ᱴᱟᱭᱤᱢ ᱟᱹᱭᱩᱵ ᱵᱮᱲᱟ ᱫᱚ ᱠᱟᱹᱴᱤᱡ ᱵᱮᱥ ᱫᱷᱟᱨᱟ ᱱᱚᱰᱮᱱᱟᱜ ᱵᱷᱤᱭᱩ ᱠᱚ ᱦᱤᱡᱩᱜᱼᱟ ᱛᱚ ᱱᱤᱛᱚᱜ ᱢᱟ ᱥᱤᱛᱩᱝ ᱠᱟᱱᱟ ᱥᱮ ᱩᱱᱟᱹᱜ ᱵᱮᱥ ᱵᱟᱭ ᱧᱮᱞᱚᱜ ᱠᱟᱱᱟ ᱦᱟᱸᱜ ᱛᱟᱵᱚᱱ ᱛᱚ ᱡᱟᱦᱟᱸ ᱛᱤᱱᱟᱹᱜ ᱜᱮ ᱱᱟᱦᱟᱜ ᱤᱧ ᱵᱮᱱᱟᱣ ᱠᱟᱜ ᱱᱟᱦᱟᱜ ᱵᱷᱤᱰᱤᱭᱳ ᱛᱟᱵᱚᱱ ᱧᱮᱞ ᱢᱟ ᱡᱟᱹᱯᱩᱫ ᱫᱤᱱ ᱠᱚᱫᱚ ᱫᱟᱜ ᱫᱚ ᱯᱮᱨᱮᱡ ᱫᱷᱟᱨᱟ ᱜᱮ ᱛᱟᱦᱮᱱᱟ ᱟᱫᱚ ᱱᱤᱛᱚᱜ ᱫᱚ ᱥᱤᱛᱩᱝ ᱫᱤᱱ ᱠᱚ ᱥᱮᱴᱮᱨ ᱤᱫᱤᱜ ᱠᱟᱱᱟ ᱥᱮ ᱟᱨ ᱠᱚᱢ ᱫᱷᱟᱨᱟ ᱜᱮ ᱧᱮᱞᱚᱜ ᱠᱟᱱᱟ ᱫᱟᱜ ᱠᱚ ᱠᱚᱢ ᱧᱚᱜ ᱟᱠᱟᱱᱟ ᱟᱨ ᱢᱟᱨᱟᱝ ᱫᱚ ᱢᱟᱨᱟᱝ ᱜᱮᱭᱟ ᱢᱮᱱᱠᱷᱟᱱ ᱱᱚᱰᱮ ᱫᱚ ᱜᱮᱹᱴ ᱫᱚ ᱦᱟᱸᱜ ᱵᱟᱹᱱᱩᱜᱼᱟ ᱵᱟᱹᱱᱩᱜ ᱟᱠᱟᱫᱼᱟ ᱜᱮᱹᱴ ᱫᱚ ᱟᱫᱚ ᱡᱮᱞᱮᱧ ᱫᱚ ᱡᱮᱞᱮᱧ ᱜᱮᱭᱟ ᱚᱱᱠᱟ ᱠᱤᱪᱷᱩ ᱵᱷᱤᱭᱩ ᱢᱮᱱᱟᱜᱼᱟ

ᱵᱤᱥᱛᱤ ᱫᱚ ᱦᱟᱸᱜ ᱵᱟᱝᱜᱮ ᱡᱩᱫᱤ ᱟᱯᱮ ᱯᱷᱟᱭᱟᱨ ᱥᱴᱮᱥᱚᱱ ᱟᱨ ᱥᱚᱢ ᱦᱚᱥᱯᱤᱴᱟᱞ ᱥᱮᱫ ᱛᱮᱯᱮ ᱦᱤᱡᱩᱜ ᱠᱟᱱᱟ ᱤᱱᱠᱟᱹᱛᱮ ᱫᱚᱥ ᱵᱟᱨᱚ ᱠᱤᱞᱳᱢᱤᱴᱟᱨ ᱜᱟᱱ ᱫᱚ ᱦᱟᱸᱜ ᱦᱩᱭᱩᱜᱼᱟ ᱛᱚ ᱢᱤᱫ ᱫᱷᱟᱣ ᱜᱟᱱ ᱦᱤᱡᱩᱜ ᱯᱮ ᱛᱟᱵᱚᱱ ᱡᱟᱦᱟᱸᱭ ᱠᱚ ᱱᱚᱰᱮ ᱦᱟᱸᱜ ᱢᱮᱱᱟᱜ ᱟᱠᱟᱫ ᱵᱚᱱᱟ ᱵᱷᱩᱵᱮᱱᱮᱥᱚᱨ ᱥᱮᱫ ᱨᱮ ᱛᱚ ᱧᱮᱞ ᱤᱫᱤ ᱢᱟ ᱟᱨ ᱤᱧᱢᱟ ᱢᱮᱱᱟᱜ ᱟᱠᱟᱫᱤᱧᱟᱹ ᱧᱮᱞᱮᱫ ᱜᱤᱭᱟᱹᱧ ᱛᱟᱵᱚᱱ ᱡᱮᱦᱮᱛᱩ ᱟᱞᱮ ᱠᱚᱞᱮᱡᱽ ᱥᱩᱨ ᱨᱮᱜᱮ ᱢᱮᱱᱟᱜ ᱟᱠᱟᱫᱼᱟ ᱛᱚ ᱟᱯᱮ ᱦᱚᱸ ᱢᱤᱫ ᱫᱷᱟᱣ ᱜᱟᱱ ᱦᱤᱡᱩᱜ ᱯᱮ ᱛᱟᱵᱚᱱ ᱟᱨ ᱧᱮᱞ ᱤᱫᱤ ᱯᱮ ᱟᱨ ᱛᱮᱦᱮᱧ ᱫᱚ ᱱᱟᱦᱟᱜ ᱤᱧ ᱫᱚ ᱵᱟᱹᱧ ᱰᱨᱟᱭᱤᱵᱷᱮᱜᱼᱟ ᱛᱟᱵᱚᱱ ᱢᱮᱱᱟᱜ ᱟᱠᱟᱫᱟ ᱰᱨᱟᱭᱵᱷᱟᱨ ᱛᱟᱞᱮ ᱵᱟᱝᱨᱤ ᱯᱚᱥᱤ ᱦᱤᱨᱳ A few moments later. ᱟᱨ ᱚᱲᱟᱜ ᱛᱮ ᱥᱮᱴᱮᱨ ᱦᱩᱭᱱᱟ ᱛᱟᱵᱚᱱ ᱟᱫᱚ ᱵᱷᱤᱰᱤᱭᱳ ᱠᱚ ᱢᱟᱯᱮ ᱧᱮᱞ ᱠᱮᱜᱼᱟ ᱛᱟᱵᱚᱱ ᱚᱱᱮ ᱚᱱᱠᱟ ᱟᱨ ᱢᱤᱫ ᱫᱷᱟᱣ ᱜᱟᱱ ᱡᱩᱫᱤ ᱟᱯᱮ ᱠᱚᱦᱚᱸ ᱥᱩᱨ ᱨᱮ ᱢᱮᱱᱟᱜ ᱟᱠᱟᱫ ᱯᱮᱭᱟ ᱛᱚ ᱥᱚᱢᱚᱭᱚᱜ ᱠᱷᱟᱱ ᱯᱮ ᱫᱟᱬᱟ ᱟᱹᱜᱩ ᱫᱟᱲᱮᱭᱟᱜᱼᱟ ᱯᱮ ᱟᱫᱚ ᱛᱮᱦᱮᱧ ᱦᱚᱸ ᱱᱚᱝᱠᱟ ᱢᱟᱭᱤᱱᱰ ᱯᱷᱨᱮᱥᱚᱜ ᱞᱮᱠᱟ ᱜᱮᱞᱮ ᱫᱟᱬᱟ ᱵᱟᱲᱟ ᱞᱮ ᱥᱮᱱ ᱜᱚᱫ ᱞᱮᱱ ᱛᱟᱦᱮᱸᱫ ᱟᱹᱰᱤ ᱦᱚᱨᱚ ᱵᱚᱨᱚ ᱜᱮ ᱟᱨ ᱩᱱᱟᱹᱜ ᱦᱚᱸ ᱱᱟᱦᱟᱜ ᱵᱷᱤᱰᱤᱭᱳ ᱦᱚᱸ ᱵᱟᱹᱧ ᱫᱟᱲᱮᱭᱟᱫᱼᱟ ᱟᱨ ᱩᱱᱠᱤᱱ ᱢᱟ ᱦᱳᱥᱴᱮᱞ ᱨᱮᱱ ᱯᱤᱞᱟ ᱠᱟᱱᱟ ᱠᱤᱱ ᱥᱮ ᱮᱱᱠᱷᱟᱱ ᱫᱚ ᱵᱟᱦᱨᱮ ᱨᱮᱦᱚᱸ ᱵᱤᱥᱛᱤ ᱥᱚᱢᱚᱭ ᱛᱟᱦᱮᱱ ᱦᱚᱸ ᱵᱟᱭ ᱴᱷᱤᱠ ᱠᱟᱱᱟ ᱟᱨ ᱟᱹᱠᱤᱱ ᱫᱚ ᱦᱳᱥᱴᱮᱞ ᱜᱮ ᱦᱟᱸᱜ ᱤᱧ ᱤᱫᱤ ᱥᱮᱴᱮᱨ ᱦᱚᱴᱚ ᱠᱟᱜ ᱠᱤᱱᱟ ᱟᱫᱚ ᱤᱧᱫᱚ ᱨᱩᱣᱟᱹᱲ ᱮᱱᱟᱹᱧ ᱟᱨ ᱫᱟᱠᱟ ᱠᱚ ᱱᱚᱛᱮ ᱨᱮᱸᱜᱮᱡ ᱤᱧ ᱠᱟᱱᱟ ᱥᱮ ᱛᱚ ᱴᱷᱤᱠ ᱜᱮᱭᱟ ᱟᱫᱚ ᱤᱧᱟᱹᱜ ᱵᱷᱤᱰᱭᱳ ᱫᱚ ᱤᱱᱠᱟᱹ ᱫᱷᱟᱨᱟ ᱜᱮ ᱵᱷᱤᱰᱭᱳ ᱡᱩᱫᱤ ᱵᱚᱱ ᱠᱩᱥᱤ ᱠᱟᱜᱼᱟ ᱞᱟᱭᱤᱠ ᱛᱚᱨᱟ ᱠᱟᱜ ᱢᱟ ᱪᱮᱱᱮᱞ ᱥᱟᱵᱥᱠᱨᱟᱭᱤᱵᱽ ᱫᱚ ᱟᱞᱚ ᱵᱚᱱ ᱦᱤᱲᱤᱧ ᱢᱟ ᱢᱟ ᱛᱚᱵᱮ ᱠᱷᱟᱱ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ